ᱛᱚ ᱵᱚᱭᱦᱟ ᱠᱚ ᱛᱮᱦᱮᱧ ᱱᱟᱜ ᱯᱩᱭᱞᱩ ᱨᱮ ᱚᱠᱟ ᱤᱱᱴᱨᱳ ᱯᱮ ᱧᱮᱞ ᱠᱮᱫ ᱛᱟᱵᱚᱱᱟ ᱚᱱᱟ ᱠᱚ ᱤᱫᱤ ᱠᱟᱛᱮ ᱜᱮᱵᱚᱱ ᱨᱚᱯᱚᱲᱟ ᱯᱩᱨᱟᱹ ᱥᱟᱱᱟᱢ ᱠᱚ ᱡᱚᱦᱟᱨ ᱜᱮ ᱤᱧ ᱜᱮ ᱯᱤ ᱮᱥ ᱡᱤ ᱮᱠᱥᱴᱨᱟ ᱮᱠᱥ ᱪᱮᱱᱮᱞ ᱯᱟᱦᱴᱟ ᱠᱷᱚᱱ ᱟᱨ ᱢᱤᱫᱴᱮᱱ ᱱᱟᱣᱟ ᱵᱷᱤᱰᱤᱭᱳ ᱨᱮ ᱟᱯᱮ ᱠᱚ ᱥᱟᱹᱜᱩᱱ ᱟᱛᱟᱝ ᱫᱟᱨᱟᱢ ᱛᱚ ᱵᱚᱭᱦᱟ ᱠᱚ ᱟᱹᱰᱤ ᱫᱤᱱ ᱵᱷᱤᱰᱤᱭᱳ ᱠᱚ ᱵᱟᱝ ᱟᱯᱞᱳᱰ ᱦᱩᱭ ᱞᱮᱱ ᱛᱟᱦᱮᱸᱫ ᱠᱟᱨᱚᱱ ᱛᱟᱦᱮᱸ ᱠᱟᱱᱟ ᱡᱮ ᱠᱤᱪᱷᱩ ᱯᱨᱚᱵᱞᱮᱢ ᱛᱟᱦᱮᱸ ᱠᱟᱱᱟ ᱚᱱᱟ ᱠᱷᱟᱹᱛᱤᱨ ᱜᱮ ᱵᱷᱤᱰᱤᱭᱳ ᱠᱚ ᱵᱟᱝ ᱵᱮᱱᱟᱣ ᱦᱩᱭ ᱞᱮᱱ ᱛᱟᱦᱮᱸᱫ ᱥᱮ ᱵᱟᱝ ᱟᱯᱞᱳᱰ ᱞᱮᱱ ᱛᱟᱦᱮᱸᱫ ᱚᱱᱟ ᱠᱚ ᱠᱟᱨᱚᱱ ᱥᱮ ᱚᱱᱟ ᱠᱚ ᱯᱨᱚᱵᱞᱮᱢ ᱥᱚᱞᱵᱷ ᱦᱩᱭ ᱟᱠᱟᱱᱟ ᱟᱨ ᱡᱚᱛᱚ ᱦᱚᱲ ᱜᱮᱵᱚᱱ ᱵᱟᱲᱟᱭᱟ ᱡᱮ ᱱᱤᱛᱚᱜ ᱚᱠᱟ ᱞᱮᱠᱟ ᱠᱚᱱᱴᱨᱚᱵᱷᱟᱨᱥᱤ ᱪᱟᱹᱞᱩ ᱟᱠᱟᱱᱟ ᱟᱵᱚ ᱡᱟᱦᱟᱸᱭ ᱢᱟᱬᱚᱛᱤ ᱤᱫᱤ ᱠᱷᱟᱹᱛᱤᱨ ᱡᱟᱦᱟᱸ ᱡᱤᱞᱤᱧ ᱥᱟᱺᱜᱤᱧ ᱟᱛᱳ ᱨᱮ ᱛᱮᱦᱮᱧ ᱠᱚᱱᱴᱨᱚᱵᱷᱚᱨᱥᱤ ᱪᱟᱹᱞᱩ ᱟᱠᱟᱱᱟ ᱥᱮ ᱪᱟᱹᱞᱩ ᱨᱮᱜᱮ ᱛᱚᱸᱜᱮ ᱨᱮᱜᱮ ᱢᱮᱱᱟᱜ ᱟᱠᱟᱫᱼᱟ ᱛᱚ ᱱᱚᱣᱟ ᱠᱚ ᱤᱫᱤ ᱠᱟᱛᱮᱫ ᱜᱮ ᱱᱟᱦᱟᱜ ᱛᱮᱦᱮᱧ ᱫᱚᱵᱚᱱ ᱠᱟᱛᱷᱟᱜ ᱟᱵᱚᱱ ᱟᱨ ᱟᱯᱮ ᱠᱚᱴᱷᱮᱱ ᱥᱮᱭᱟᱨ ᱞᱟᱹᱜᱤᱫ ᱛᱮ ᱛᱮᱦᱮᱧ ᱱᱚᱣᱟ ᱵᱷᱤᱰᱭᱳ ᱫᱚ ᱱᱟᱦᱟᱜ ᱤᱧ ᱵᱮᱱᱟᱣᱮᱫ ᱛᱟᱵᱚᱱᱟ ᱱᱟᱦᱟᱜ ᱱᱩᱭ ᱵᱷᱩᱥ ᱜᱩᱰᱩ ᱥᱟᱶᱛᱟ ᱮᱵᱷᱮᱱ ᱟᱨ ᱚᱱᱤᱞ ᱠᱷᱚᱠᱨᱚ ᱤᱫᱤ ᱠᱟᱛᱮᱫ ᱡᱟᱦᱟᱸ ᱛᱤᱱᱟᱹᱜ ᱜᱮ ᱱᱟᱦᱟᱜ ᱠᱚᱱᱴᱨᱚᱵᱷᱚᱨᱥᱤ ᱛᱮᱦᱮᱧ ᱚᱱᱟ ᱡᱤᱞᱤᱧ ᱥᱟᱺᱜᱤᱧ ᱟᱛᱳ ᱨᱮ ᱡᱚᱲᱟᱣ ᱟᱠᱟᱱᱟ ᱚᱱᱟ ᱠᱚ ᱤᱫᱤ ᱠᱟᱛᱮᱫ ᱜᱮ ᱱᱟᱦᱟᱜ ᱛᱮᱦᱮᱧ ᱫᱚᱵᱚᱱ ᱠᱟᱛᱷᱟᱜᱼᱟ ᱵᱚᱭᱦᱟ ᱠᱚ ᱡᱟᱦᱟᱸ ᱛᱤᱱᱟᱹᱜ ᱜᱮ ᱚᱱᱟ ᱡᱤᱞᱤᱧ ᱥᱟᱹᱞᱤᱧ ᱨᱮᱱ ᱟᱹᱛᱩ ᱦᱚᱲ ᱠᱚ ᱟᱨ ᱵᱟᱝ ᱟᱭᱳ ᱠᱚ ᱵᱟᱵᱟ ᱠᱚ ᱫᱟᱫᱟ ᱠᱚ ᱦᱤᱞᱤ ᱠᱚ ᱢᱮᱱᱟᱜ ᱟᱠᱟᱫ ᱯᱮ ᱛᱟᱵᱚᱱ ᱟᱯᱮ ᱡᱮ ᱛᱮᱦᱮᱧ ᱚᱠᱟ ᱡᱤᱱᱤᱥ ᱯᱮ ᱠᱟᱹᱢᱤ ᱠᱮᱜᱼᱟ ᱱᱚᱣᱟ ᱫᱚ ᱟᱯᱮᱭᱟᱜ ᱩᱭᱦᱟᱹᱨ ᱛᱮᱫᱚ ᱴᱷᱤᱠ ᱯᱮ ᱠᱟᱹᱢᱤ ᱠᱮᱜᱼᱟ ᱥᱮ ᱴᱷᱤᱠ ᱯᱮ ᱠᱟᱹᱢᱤ ᱠᱮᱜᱼᱟ ᱱᱚᱣᱟ ᱜᱮ ᱱᱟᱦᱟᱜ ᱯᱮ ᱩᱭᱦᱟᱹᱨᱮᱜᱼᱟ ᱢᱮᱱᱠᱷᱟᱱ ᱱᱚᱣᱟ ᱫᱚ ᱟᱹᱰᱤ ᱢᱟᱨᱟᱝ ᱵᱷᱩᱞ ᱯᱮ ᱠᱟᱹᱢᱤ ᱠᱮᱜᱼᱟ ᱵᱷᱩᱞ ᱨᱮᱱᱟᱜ ᱚᱨᱛᱷᱚ ᱫᱚ ᱪᱮᱫ ᱠᱟᱱᱟ ᱢᱟᱱᱮ ᱢᱤᱫ ᱦᱚᱲ ᱡᱤᱣᱤ ᱛᱮᱯᱮ ᱨᱟᱯᱟᱜᱮᱜ ᱮ ᱠᱟᱱᱟ ᱡᱟᱦᱟᱸᱭ ᱯᱮ ᱨᱟᱯᱟᱜᱮᱜ ᱠᱤᱱᱟ ᱱᱟᱦᱟᱜ ᱵᱮᱼᱢᱟᱱ ᱠᱚᱲᱟ ᱟᱨ ᱡᱟᱦᱟᱸᱭ ᱠᱚ ᱢᱮᱛᱟᱭ ᱠᱟᱱ ᱵᱷᱩᱥ ᱜᱩᱰᱩ ᱛᱮᱦᱮᱧ ᱟᱯᱮ ᱩᱱᱠᱤᱱ ᱯᱮ ᱨᱟᱯᱟᱜᱮᱫ ᱠᱤᱱᱟ ᱛᱚ ᱠᱟᱛᱮ ᱥᱮᱱ ᱠᱟᱛᱮ ᱛᱮᱦᱮᱧ ᱟᱯᱮ ᱛᱤᱱᱟᱹᱜ ᱢᱟᱨᱟᱝ ᱵᱟᱹᱲᱤᱡᱟᱜ ᱯᱮ ᱠᱟᱹᱢᱤ ᱠᱟᱱᱟ ᱥᱮ ᱟᱨ ᱛᱤᱱᱟᱹᱜ ᱢᱟᱨᱟᱝ ᱵᱟᱹᱲᱤᱡ ᱰᱟᱦᱟᱨ ᱛᱮᱯᱮ ᱢᱚᱦᱰᱟ ᱟᱠᱟᱱᱟ ᱛᱟᱦᱮᱸ ᱠᱟᱱ ᱜᱮᱛᱟ ᱯᱮᱭᱟ ᱟᱨ ᱥᱟᱱᱟᱢ ᱧᱮᱧᱮᱞᱤᱭᱟᱹ ᱵᱚᱭᱦᱟ ᱠᱚᱴᱷᱮᱱ ᱜᱮ ᱤᱧᱟᱹᱜ ᱫᱚ ᱱᱤᱱᱟᱹᱝ ᱜᱮ ᱟᱨᱫᱟᱥ ᱛᱟᱦᱮᱱᱟ ᱟᱵᱚ ᱡᱮ ᱱᱚᱜᱼᱚᱭ ᱱᱚᱣᱟ ᱠᱚ ᱡᱟᱦᱟᱸ ᱵᱚᱱ ᱠᱟᱹᱢᱤ ᱠᱟᱱᱟ ᱠᱟᱹᱢᱤ ᱠᱟᱱᱟ ᱡᱟᱦᱟᱸᱭᱟᱜ ᱤᱫᱤ ᱠᱟᱛᱮ ᱜᱮ ᱡᱟᱦᱟᱸᱭᱟᱜ ᱥᱤᱠᱷᱟᱹᱣ ᱯᱟᱲᱦᱟᱣ ᱤᱫᱤ ᱠᱟᱛᱮ ᱜᱮ ᱢᱮᱱᱠᱷᱟᱱ ᱱᱚᱣᱟ ᱫᱚ ᱛᱤᱱᱟᱹᱜ ᱢᱟᱨᱟᱝ ᱵᱷᱩᱞ ᱵᱚᱱ ᱠᱟᱹᱢᱤ ᱠᱟᱱᱟ ᱥᱮ ᱛᱤᱱᱟᱹᱜ ᱪᱚᱨᱚᱠ ᱴᱷᱤᱠ ᱵᱚᱱ ᱠᱟᱹᱢᱤ ᱠᱟᱱᱟ ᱚᱱᱟ ᱫᱚ ᱱᱟᱜ ᱩᱭᱦᱟᱹᱨ ᱞᱮᱠᱷᱟᱱ ᱵᱚᱱ ᱟᱵᱚ ᱛᱮᱦᱚᱸ ᱵᱚᱱ ᱴᱷᱤᱠᱟᱹ ᱫᱟᱲᱮᱭᱟᱜ ᱜᱮᱭᱟ ᱛᱚ ᱚᱱᱟ ᱠᱷᱟᱹᱛᱤᱨ ᱜᱮ ᱤᱧ ᱫᱚ ᱢᱮᱱ ᱥᱟᱱᱟᱧᱟ ᱡᱤᱞᱤᱧ ᱥᱟᱹᱞᱤᱧ ᱟᱛᱳ ᱨᱮᱱ ᱡᱟᱦᱟᱸ ᱜᱮ ᱜᱚᱜᱚ ᱦᱚᱲ ᱛᱟᱠᱚ ᱥᱮ ᱟᱭᱳ ᱦᱚᱲ ᱠᱚ ᱵᱟᱵᱟ ᱦᱚᱲ ᱠᱚ ᱫᱟᱫᱟ ᱦᱤᱞᱤ ᱡᱟᱦᱟᱸ ᱜᱮ ᱢᱮᱱᱟᱜ ᱟᱠᱟᱫ ᱠᱚ ᱠᱟᱹᱴᱤᱡ ᱠᱟᱹᱴᱤᱡ ᱢᱟᱹᱭ ᱜᱤᱫᱽᱨᱟᱹ ᱵᱟᱹᱵᱩ ᱠᱚ ᱛᱚ ᱟᱯᱮ ᱛᱮᱦᱮᱧ ᱱᱩᱠᱤᱱ ᱪᱮᱛᱟᱱ ᱨᱮ ᱢᱟᱱᱮ ᱟᱹᱰᱤ ᱢᱟᱨᱟᱝ ᱯᱟᱯ ᱯᱮ ᱠᱟᱹᱢᱤ ᱠᱮᱜᱼᱟ ᱛᱚ ᱤᱧᱟᱹᱜ ᱩᱭᱦᱟᱹᱨ ᱛᱮᱫᱚ ᱟᱹᱰᱤ ᱢᱟᱨᱟᱝ ᱯᱟᱯ ᱯᱮ ᱠᱟᱹᱢᱤ ᱠᱮᱫ ᱛᱟᱵᱚᱱᱟ ᱡᱟᱦᱟᱸ ᱢᱟᱱᱮ ᱟᱹᱠᱤᱱ ᱢᱟᱱᱮ ᱯᱩᱛᱲᱟᱹ ᱵᱮᱱᱟᱣ ᱠᱟᱛᱮ ᱥᱮ ᱵᱩᱥᱩᱵ ᱟᱹᱠᱤᱱᱟᱜ ᱯᱷᱳᱴᱳ ᱯᱮ ᱥᱮᱸᱜᱮᱞᱟᱜ ᱠᱟᱱᱟ ᱱᱚᱣᱟ ᱫᱚ ᱟᱹᱰᱤ ᱢᱟᱨᱟᱝ ᱵᱷᱩᱞ ᱡᱤᱱᱤᱥ ᱦᱩᱭᱮᱱ ᱛᱟᱯᱮᱭᱟ ᱵᱷᱩᱞ ᱫᱚ ᱱᱚᱣᱟ ᱠᱷᱟᱹᱛᱤᱨᱤᱧ ᱥᱟᱵ ᱛᱟᱯᱮᱭᱟ ᱟᱯᱮ ᱡᱮ ᱛᱮᱦᱮᱧ ᱡᱟᱦᱟᱸᱭᱟᱜ ᱠᱟᱛᱷᱟ ᱛᱮᱜᱮ ᱯᱮ ᱥᱮᱱ ᱟᱠᱟᱱ ᱥᱮ ᱡᱟᱦᱟᱸᱭᱟᱜ ᱠᱟᱛᱷᱟ ᱥᱤᱠᱟᱹᱣ ᱛᱮᱜᱮ ᱱᱟᱦᱟᱜ ᱯᱮ ᱥᱮᱱ ᱠᱟᱛᱮ ᱟᱯᱮ ᱛᱮᱦᱮᱧ ᱱᱩᱱᱟᱹᱝ ᱢᱟᱨᱟᱝ ᱵᱷᱩᱞ ᱯᱮ ᱠᱟᱹᱢᱤ ᱠᱮᱫ ᱛᱟᱵᱚᱱᱟ ᱱᱚᱣᱟ ᱫᱚ ᱱᱟᱦᱟᱜ ᱟᱯᱮ ᱦᱚᱸᱯᱮ ᱩᱭᱦᱟᱹᱨ ᱜᱮᱭᱟ ᱱᱟᱦᱟᱜ ᱢᱤᱫ ᱫᱤᱱ ᱦᱤᱞᱳᱜ ᱩᱭᱦᱟᱹᱨ ᱦᱤᱡᱩᱜ ᱜᱮᱛᱟᱯᱮᱭᱟ ᱟᱯᱮᱭᱟᱜ ᱢᱚᱱᱮ ᱨᱮ ᱛᱮᱦᱮᱧ ᱦᱚᱲᱟᱜ ᱠᱟᱛᱷᱟ ᱛᱮᱢ ᱥᱮᱱᱚᱜ ᱠᱟᱱᱟ ᱦᱚᱲᱟᱜ ᱠᱟᱛᱷᱟ ᱛᱮ ᱵᱟᱹᱲᱤᱡ ᱰᱟᱦᱟᱨ ᱛᱮ ᱢᱚᱦᱰᱟᱜ ᱠᱟᱱᱟ ᱛᱚ ᱛᱤᱱ ᱡᱚᱠᱷᱟᱱ ᱱᱟᱦᱟᱜ ᱟᱢ ᱰᱷᱚᱰᱟ ᱨᱮᱢ ᱧᱩᱨᱩᱜᱼᱟ ᱩᱱ ᱡᱚᱠᱷᱟᱱ ᱫᱚ ᱩᱱᱤ ᱦᱚᱲ ᱫᱚ ᱟᱢ ᱫᱚ ᱵᱟᱭ ᱩᱯᱠᱟᱹᱨ ᱢᱮᱭᱟ ᱛᱚ ᱚᱱᱟ ᱠᱷᱟᱹᱛᱤᱨ ᱜᱤᱧ ᱢᱮᱱ ᱛᱟᱵᱚᱱᱟ ᱡᱤᱞᱤᱧ ᱥᱟᱺᱜᱤᱧ ᱨᱮᱱ ᱡᱟᱦᱟᱸ ᱛᱤᱱᱟᱹᱜ ᱜᱮ ᱜᱚᱜᱚ ᱦᱚᱲ ᱠᱚ ᱟᱨ ᱟᱭᱳ ᱦᱚᱲ ᱠᱚ ᱵᱟᱵᱟ ᱦᱚᱲ ᱠᱚ ᱢᱮᱱᱟᱜ ᱯᱮ ᱛᱟᱵᱚᱱᱟ ᱟᱯᱮ ᱡᱷᱚᱛᱚ ᱦᱚᱲ ᱜᱤᱧ ᱱᱮᱦᱚᱨᱮᱫ ᱯᱮᱭᱟ ᱡᱮ ᱱᱚᱝᱠᱟᱱ ᱵᱷᱩᱞ ᱫᱚ ᱟᱞᱚ ᱯᱮ ᱠᱟᱹᱢᱤ ᱛᱟᱵᱚᱱᱟ ᱢᱤᱫ ᱦᱚᱲ ᱡᱤᱣᱮᱫ ᱛᱮᱵᱚᱱ ᱨᱟᱯᱟᱜ ᱮᱭᱟ ᱥᱮ ᱡᱤᱣᱮᱫ ᱛᱮᱵᱚᱱ ᱥᱮᱸᱜᱮᱞ ᱟᱭᱟ ᱱᱚᱣᱟ ᱫᱚ ᱟᱹᱰᱤ ᱢᱟᱨᱟᱝ ᱵᱷᱩᱞ ᱠᱟᱱᱟ ᱟᱹᱰᱤ ᱢᱟᱨᱟᱝ ᱯᱟᱯ ᱠᱟᱱᱟ ᱛᱮᱦᱮᱧ ᱩᱱᱟᱹᱜ ᱢᱟᱨᱟᱝ ᱩᱱᱠᱤᱱ ᱵᱟᱹᱠᱤᱱ ᱵᱷᱩᱞ ᱟᱠᱟᱫᱼᱟ ᱡᱮ ᱛᱮᱦᱮᱧ ᱟᱵᱚ ᱵᱚᱱ ᱵᱟᱫᱽᱫᱷᱚᱜ ᱠᱟᱱᱟ ᱱᱩᱠᱤᱱ ᱢᱟᱱᱮ ᱨᱟᱯᱟᱜ ᱛᱮ ᱟᱨ ᱢᱤᱫ ᱦᱚᱲ ᱡᱤᱣᱮᱫ ᱛᱮᱢ ᱨᱟᱯᱟᱜ ᱮ ᱠᱟᱱᱟ ᱟᱡᱟᱜ ᱯᱷᱳᱴᱳᱢ ᱥᱮᱸᱜᱮᱞᱟᱜ ᱠᱟᱱ ᱛᱟᱭᱟ ᱠᱤᱱᱛᱩ ᱪᱮᱫ ᱦᱚᱸ ᱵᱟᱢ ᱪᱤᱠᱟᱹ ᱫᱟᱲᱮᱭᱟᱭᱟ ᱩᱱᱤ ᱫᱚ ᱛᱚ ᱱᱤᱱᱟᱹᱝ ᱱᱚᱰᱮ ᱫᱚ ᱠᱷᱮᱛᱤᱜ ᱛᱟᱢᱟ ᱵᱷᱚᱵᱤᱥᱚᱛ ᱨᱮ ᱟᱢᱟᱜ ᱜᱮ ᱠᱷᱮᱛᱤᱜᱼᱟ ᱠᱤᱱᱛᱩ ᱟᱡᱟᱜ ᱫᱚ ᱵᱟᱝ ᱠᱷᱮᱛᱤᱜ ᱛᱟᱭᱟ ᱛᱮᱦᱮᱧ ᱟᱯᱮ ᱥᱟᱶᱛᱟ ᱮᱵᱷᱮᱱ ᱟᱜ ᱥᱤᱠᱟᱹᱣ ᱯᱟᱲᱦᱟᱣ ᱵᱟᱝᱠᱷᱟᱱ ᱚᱱᱤᱞ ᱠᱷᱚᱠᱨᱚ ᱟᱜ ᱥᱤᱠᱟᱹᱣ ᱯᱟᱲᱦᱟᱣ ᱛᱮ ᱟᱯᱮ ᱥᱮᱱ ᱠᱟᱛᱮ ᱱᱟᱜ ᱱᱩᱠᱤᱱ ᱯᱮ ᱨᱟᱯᱟᱜᱮᱫ ᱠᱤᱱᱟ ᱟᱯᱮ ᱡᱤᱞᱤᱧ ᱥᱟᱹᱞᱤᱧ ᱟᱛᱳ ᱨᱮᱯᱮ ᱨᱟᱯᱟᱜᱮᱫ ᱠᱤᱱᱟ ᱢᱤᱫᱴᱟᱝ ᱴᱷᱤᱠᱟᱹᱭ ᱛᱟᱵᱚᱱ ᱯᱮ ᱱᱟᱜ ᱵᱷᱚᱵᱤᱥᱚᱛ ᱨᱮ ᱱᱩᱠᱤᱱ ᱦᱚᱲ ᱴᱷᱮᱱ ᱟᱯᱮ ᱯᱮ ᱦᱤᱡᱩᱜᱼᱟ ᱥᱮ ᱱᱩᱠᱤᱱ ᱦᱚᱲ ᱴᱷᱮᱱ ᱟᱯᱮ ᱯᱮ ᱱᱮᱦᱚᱨᱚᱜᱼᱟ ᱛᱚ ᱩᱱ ᱡᱚᱠᱷᱟᱜ ᱯᱟᱹᱨᱤ ᱡᱩᱫᱤ ᱟᱹᱠᱤᱱ ᱱᱩᱠᱤᱱ ᱟᱯᱮᱭᱟᱜ ᱱᱮᱦᱚᱨ ᱨᱟᱜ ᱵᱟᱹᱠᱤᱱ ᱟᱸᱡᱚᱢᱟ ᱠᱷᱟᱱ ᱢᱤᱫᱴᱟᱝ ᱢᱚᱱᱮ ᱡᱤᱣᱤ ᱨᱮ ᱪᱮᱫ ᱞᱮᱠᱟ ᱵᱩᱡᱷᱟᱹᱜ ᱟᱹᱱᱤᱡ ᱛᱤᱱᱟᱹᱝ ᱵᱟᱫᱷᱟ ᱵᱩᱡᱷᱟᱹᱜ ᱟᱹᱱᱤᱡ ᱢᱟᱱᱮ ᱚᱱᱟ ᱠᱷᱟᱹᱛᱤᱨ ᱜᱮ ᱡᱤᱣᱤᱫ ᱛᱮ ᱡᱟᱦᱟᱸᱭ ᱵᱚᱱ ᱨᱟᱯᱟᱜ ᱮ ᱠᱟᱱ ᱢᱟᱲᱟᱝ ᱨᱮ ᱟᱵᱚ ᱵᱚᱱ ᱩᱭᱦᱟᱹᱨᱚᱜᱼᱟ ᱡᱮ ᱱᱚᱣᱟ ᱫᱚ ᱛᱤᱱᱟᱹᱜ ᱢᱟᱨᱟᱝ ᱵᱷᱩᱞ ᱟᱨ ᱛᱤᱱᱟᱹᱜ ᱢᱟᱨᱟᱝ ᱴᱷᱤᱠ ᱵᱚᱱ ᱠᱟᱹᱢᱤ ᱠᱟᱱᱟ ᱢᱮᱱᱛᱮ ᱛᱚ ᱵᱚᱭᱦᱟ ᱠᱚ ᱠᱚᱱᱴᱨᱚᱵᱷᱚᱨᱥᱤ ᱢᱟ ᱪᱟᱹᱞᱩ ᱟᱠᱟᱱ ᱜᱮᱭᱟ ᱟᱨ ᱛᱚᱸᱜᱮ ᱨᱮᱜᱮ ᱢᱮᱱᱟᱜ ᱟᱠᱟᱫᱼᱟ ᱛᱮᱦᱮᱧ ᱱᱩᱠᱩ ᱥᱟᱶᱛᱟ ᱮᱵᱷᱮᱱ ᱠᱚ ᱚᱱᱤᱞ ᱠᱷᱚᱠᱨᱚ ᱠᱚ ᱟᱨ ᱵᱟᱝ ᱱᱩᱠᱩ ᱜᱷᱩᱥ ᱜᱩᱰᱩ ᱠᱚ ᱤᱫᱤ ᱠᱟᱛᱮᱫ ᱡᱟᱦᱟᱸ ᱛᱤᱱᱟᱹᱜ ᱜᱮ ᱱᱟᱦᱟᱜ ᱠᱚᱱᱴᱨᱚᱵᱷᱚᱨᱥᱤ ᱪᱟᱹᱞᱩ ᱟᱠᱟᱱ ᱱᱚᱣᱟ ᱫᱚ ᱱᱟᱦᱟᱜ ᱥᱚᱢᱟᱫᱷᱟᱱ ᱞᱟᱹᱜᱤᱫ ᱛᱮᱜᱮ ᱡᱚᱛᱚ ᱦᱚᱲ ᱜᱮᱠᱚ ᱟᱥᱟᱭᱮᱫᱼᱟ ᱥᱮ ᱡᱚᱛᱚ ᱦᱚᱲ ᱜᱮᱠᱚ ᱠᱩᱨᱩᱢᱩᱴᱩᱭᱮᱫᱼᱟ ᱡᱮ ᱱᱚᱣᱟ ᱪᱮᱫ ᱞᱮᱠᱟᱛᱮ ᱱᱚᱣᱟ ᱥᱚᱢᱚᱥᱥᱟ ᱵᱚᱱ ᱥᱚᱢᱟᱫᱷᱟᱱᱟ ᱟᱨ ᱡᱤᱞᱤᱧ ᱥᱟᱺᱜᱤᱧ ᱟᱛᱳ ᱨᱮ ᱪᱮᱫ ᱞᱮᱠᱟᱨᱮ ᱥᱟᱱᱛᱤ ᱥᱨᱤᱝᱠᱷᱚᱞᱟ ᱦᱩᱭᱩᱜᱼᱟ ᱱᱚᱣᱟ ᱜᱮ ᱦᱟᱸᱜ ᱡᱚᱛᱚ ᱦᱚᱲᱟᱜ ᱟᱥᱟ ᱟᱨ ᱠᱩᱠᱢᱩ ᱛᱟᱦᱮᱱ ᱠᱟᱱᱟ ᱢᱮᱱᱠᱷᱟᱱ ᱡᱤᱞᱤᱧ ᱥᱟᱺᱜᱤᱧ ᱦᱚᱲ ᱫᱚ ᱟᱠᱚ ᱱᱤᱡᱮᱛᱮ ᱵᱟᱠᱚ ᱴᱷᱤᱠᱟᱹ ᱫᱟᱲᱮᱭᱟᱜ ᱠᱟᱱᱟ ᱡᱮ ᱛᱤᱱᱟᱹᱜ ᱢᱟᱨᱟᱝ ᱯᱚᱫᱚᱵᱤ ᱠᱚ ᱦᱟᱛᱟᱣᱮᱜᱼᱟ ᱥᱮ ᱛᱤᱱᱟᱹᱜ ᱢᱟᱨᱟᱝ ᱵᱷᱩᱞ ᱯᱚᱫᱚᱵᱤ ᱠᱚ ᱦᱟᱛᱟᱣᱮᱜ ᱛᱮ ᱛᱮᱦᱮᱧ ᱟᱠᱚ ᱡᱟᱦᱟᱸ ᱵᱟᱠᱚ ᱞᱟᱹᱭᱮᱜ ᱛᱟᱦᱮᱱ ᱟᱠᱚ ᱟᱹᱰᱤᱜᱟᱱ ᱵᱷᱤᱰᱭᱳ ᱠᱚᱨᱮ ᱦᱚᱸᱠᱚ ᱞᱟᱹᱭ ᱠᱟᱜ ᱜᱮᱭᱟ ᱡᱮ ᱛᱤᱱ ᱵᱷᱳᱨ ᱵᱟᱝᱠᱟ ᱢᱩᱨᱢᱩ ᱥᱮ ᱢᱟᱞᱚᱛᱤ ᱢᱩᱨᱢᱩ ᱟᱞᱮ ᱢᱟᱱᱮ ᱵᱤᱪᱟᱹᱨ ᱵᱟᱭ ᱦᱚᱦᱚᱭᱟ ᱥᱮ ᱜᱟᱞᱢᱟᱨᱟᱣ ᱵᱟᱭ ᱫᱚᱦᱚᱭᱟ ᱩᱱ ᱵᱷᱳᱨ ᱫᱚ ᱱᱟᱦᱟᱜ ᱟᱞᱮ ᱨᱮᱱ ᱜᱤᱫᱽᱨᱟᱹ ᱫᱚ ᱟᱡᱟᱜ ᱤᱥᱠᱩᱞ ᱛᱮᱫᱚ ᱵᱟᱞᱮ ᱵᱷᱮᱡᱟ ᱠᱚᱣᱟ ᱵᱟᱞᱮ ᱵᱷᱮᱡᱟ ᱠᱚᱣᱟ ᱛᱚ ᱤᱧ ᱱᱚᱰᱮ ᱜᱤᱧ ᱢᱮᱱ ᱛᱟᱵᱚᱱᱟ ᱟᱯᱮ ᱫᱚᱯᱮ ᱵᱷᱮᱡᱟ ᱠᱚᱣᱟ ᱥᱮ ᱵᱟᱯᱮ ᱵᱷᱮᱡᱟ ᱠᱚᱣᱟ ᱚᱱᱟ ᱫᱚ ᱟᱯᱮ ᱪᱮᱛᱟᱱ ᱨᱮ ᱰᱤᱯᱮᱱᱰ ᱟᱭ ᱢᱮᱱᱠᱷᱟᱱ ᱠᱷᱮᱛᱤ ᱫᱚ ᱟᱯᱮᱭᱟᱜ ᱜᱮ ᱦᱩᱭᱩᱜ ᱠᱟᱱᱟ ᱛᱮᱦᱮᱧ ᱢᱟᱞᱚᱛᱤᱭᱟᱜ ᱠᱷᱮᱛᱤ ᱦᱚᱸ ᱵᱟᱝ ᱦᱩᱭᱩᱜᱼᱟ ᱥᱮ ᱵᱟᱝᱠᱟ ᱦᱟᱜ ᱠᱷᱮᱛᱤ ᱦᱚᱸ ᱵᱟᱝ ᱦᱩᱭᱩᱜᱼᱟ ᱠᱷᱮᱛᱤ ᱫᱚ ᱟᱯᱮᱭᱟᱜ ᱜᱮ ᱦᱩᱭᱩᱜᱼᱟ ᱪᱮᱫᱟᱜ ᱠᱷᱮᱛᱤ ᱫᱚ ᱦᱩᱭᱩᱜ ᱛᱟᱯᱮᱭᱟ ᱟᱯᱮ ᱡᱩᱫᱤ ᱛᱤᱱᱟᱹᱜ ᱫᱤᱱ ᱜᱮ ᱱᱟᱦᱟᱜ ᱜᱤᱫᱽᱨᱟᱹ ᱫᱩᱲᱩᱵ ᱯᱮ ᱫᱚᱦᱚᱭᱮᱫ ᱠᱚᱛᱟ ᱯᱮᱭᱟ ᱤᱱᱟᱹᱜ ᱫᱤᱱ ᱫᱚ ᱢᱟᱱᱮ ᱚᱞᱚᱜ ᱯᱟᱲᱦᱟᱣ ᱨᱮ ᱩᱱᱠᱩ ᱜᱤᱫᱽᱨᱟᱹ ᱫᱷᱮᱭᱟᱱ ᱵᱟᱠᱚ ᱮᱢ ᱫᱟᱲᱮᱭᱟᱜᱼᱟ ᱥᱟᱶᱛᱮ ᱡᱟᱦᱟᱸ ᱠᱚ ᱪᱮᱫ ᱟᱠᱟᱫᱼᱟ ᱱᱟᱦᱟᱜ ᱚᱞᱚᱜ ᱯᱟᱲᱦᱟᱣ ᱠᱚ ᱚᱱᱟ ᱠᱚ ᱡᱚᱛᱚ ᱠᱚ ᱦᱤᱲᱤᱧ ᱛᱟᱠᱚᱣᱟ ᱚᱱᱟ ᱠᱷᱟᱹᱛᱤᱨ ᱜᱮ ᱛᱮᱦᱮᱧ ᱟᱯᱮ ᱫᱚ ᱦᱚᱲᱟᱜ ᱠᱟᱛᱷᱟ ᱛᱮ ᱟᱞᱚᱯᱮ ᱥᱮᱱᱚᱜᱼᱟ ᱟᱯᱮᱭᱟᱜ ᱩᱭᱦᱟᱹᱨ ᱟᱯᱮᱭᱟᱜ ᱵᱷᱟᱵᱽᱱᱟ ᱫᱚᱦᱚᱭ ᱯᱮ ᱱᱤᱱᱟᱹᱜ ᱡᱮ ᱟᱞᱮ ᱨᱮᱱ ᱜᱤᱫᱽᱨᱟᱹ ᱪᱮᱫ ᱞᱮᱠᱟ ᱢᱟᱲᱟᱝ ᱥᱮᱱ ᱠᱚ ᱥᱮᱱ ᱫᱟᱲᱮᱭᱟᱜᱼᱟ ᱥᱮ ᱥᱤᱠᱠᱷᱤᱛ ᱜᱮᱭᱟᱱ ᱛᱮ ᱠᱟᱹᱴᱤᱡ ᱠᱚ ᱯᱮᱨᱮᱡ ᱧᱚᱜᱚᱜᱼᱟ ᱡᱮᱢᱚᱱ ᱵᱷᱚᱵᱤᱥᱥᱚᱛ ᱨᱮ ᱦᱚᱲ ᱴᱷᱮᱱ ᱟᱞᱚ ᱠᱚ ᱮᱲᱮ ᱦᱚᱪᱚᱜ ᱥᱮ ᱟᱞᱚ ᱠᱚ ᱜᱟᱸᱰᱟᱣ ᱦᱚᱪᱚᱜ ᱢᱟ ᱚᱱᱟ ᱠᱷᱟᱹᱛᱤᱨ ᱜᱮ ᱛᱮᱦᱮᱧ ᱟᱵᱚ ᱫᱚ ᱥᱤᱠᱷᱱᱟᱹᱛ ᱵᱚᱱ ᱦᱟᱛᱟᱣᱮᱜᱼᱟ ᱟᱨ ᱥᱤᱠᱷᱱᱟᱹᱛ ᱦᱟᱛᱟᱣ ᱫᱚ ᱚᱯᱨᱟᱫᱷ ᱫᱚ ᱵᱟᱝ ᱠᱟᱱᱟ ᱢᱤᱫ ᱦᱚᱲ ᱡᱩᱫᱤ ᱥᱤᱠᱷᱱᱟᱹᱛ ᱥᱤᱠᱷᱱᱟᱹᱛᱮ ᱧᱟᱢ ᱞᱮᱠᱷᱟᱱ ᱩᱱᱤ ᱡᱮ ᱢᱤᱫ ᱦᱚᱲ ᱡᱩᱫᱤ ᱥᱤᱠᱷᱱᱟᱹᱛᱮ ᱧᱟᱢᱟ ᱩᱱᱤ ᱛᱤᱱᱟᱹᱜ ᱢᱟᱨᱟᱝ ᱵᱷᱚᱵᱤᱥᱥᱚᱛ ᱨᱮ ᱦᱚᱲᱮ ᱵᱮᱱᱟᱣ ᱫᱟᱲᱮᱭᱟᱜᱼᱟ ᱥᱮ ᱟᱨᱦᱚᱸ ᱟᱡ ᱵᱟᱨ ᱯᱮ ᱦᱚᱲᱮ ᱞᱟᱹᱭ ᱫᱟᱲᱮ ᱟᱠᱚᱣᱟ ᱟᱨ ᱡᱩᱫᱤ ᱟᱢ ᱜᱮ ᱱᱚᱰᱮ ᱥᱤᱠᱷᱱᱟᱹᱛ ᱵᱟᱢ ᱪᱮᱫ ᱠᱟᱜᱼᱟ ᱮᱱᱠᱷᱟᱱ ᱟᱨ ᱢᱤᱫ ᱦᱚᱲᱮᱢ ᱞᱟᱹᱭᱟᱭᱟ ᱪᱮᱫ ᱞᱮᱠᱟᱛᱮ ᱵᱮᱥ ᱦᱚᱨᱮᱢ ᱫᱮᱠᱷᱟᱣ ᱟᱭᱟ ᱪᱮᱫ ᱞᱮᱠᱟᱛᱮ ᱚᱱᱟ ᱤᱫᱤ ᱠᱟᱛᱮ ᱜᱮ ᱛᱮᱦᱮᱧ ᱟᱵᱚ ᱨᱮᱱ ᱡᱟᱦᱟᱸ ᱜᱮ ᱠᱟᱹᱴᱤᱡ ᱠᱟᱹᱴᱤᱡ ᱢᱟᱹᱭ ᱠᱚ ᱵᱟᱹᱵᱩ ᱠᱚ ᱢᱮᱱᱟᱜ ᱟᱠᱟᱫ ᱠᱚ ᱛᱟᱵᱚᱱ ᱩᱱᱠᱩ ᱡᱟᱦᱟᱸ ᱤᱥᱠᱩᱞ ᱠᱚ ᱪᱟᱞᱟᱜ ᱠᱟᱱᱟ ᱩᱱᱠᱩ ᱤᱥᱠᱩᱞ ᱪᱟᱞᱟᱜ ᱫᱚ ᱟᱞᱚᱯᱮ ᱢᱟᱱᱟ ᱠᱚᱛᱟ ᱵᱚᱱᱟ ᱛᱚ ᱤᱧ ᱟᱯᱮ ᱴᱷᱮᱱ ᱱᱤᱱᱟᱹ ᱜᱤᱧ ᱚᱱᱩᱨᱳᱫᱷᱚᱜ ᱠᱟᱱᱟ ᱡᱤᱞᱤᱧ ᱥᱟᱹᱞᱤᱧ ᱟᱹᱛᱩ ᱨᱮᱱ ᱜᱚᱜᱚ ᱠᱚ ᱫᱟᱫᱟ ᱠᱚ ᱠᱤ ᱟᱭᱳ ᱠᱚ ᱵᱟᱵᱟ ᱠᱚ ᱡᱟᱦᱟᱸ ᱜᱮ ᱢᱮᱱᱟᱜ ᱟᱠᱟᱫ ᱯᱮᱭᱟ ᱡᱟᱦᱟᱸ ᱜᱮ ᱱᱩᱠᱩ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱠᱚ ᱚᱞᱚᱜ ᱠᱟᱱ ᱱᱩᱠᱩ ᱫᱚ ᱟᱞᱚᱯᱮ ᱢᱟᱱᱟ ᱠᱚᱣᱟ ᱟᱞᱚᱯᱮ ᱫᱚᱢᱚᱱ ᱠᱚᱛᱟ ᱵᱚᱱᱟ ᱤᱥᱠᱩᱞ ᱫᱚ ᱪᱟᱞᱟᱣ ᱦᱚᱪᱚ ᱟᱠᱚ ᱯᱮ ᱚᱞᱚᱜ ᱥᱮᱬᱟ ᱦᱚᱪᱚ ᱟᱠᱚ ᱯᱮ ᱛᱚ ᱵᱚᱭᱦᱟ ᱠᱚ ᱱᱚᱣᱟ ᱵᱷᱤᱰᱤᱭᱳ ᱫᱚ ᱱᱟᱦᱟᱜ ᱱᱚᱣᱟ ᱠᱷᱟᱹᱛᱤᱨ ᱜᱤᱧ ᱵᱮᱱᱟᱣ ᱠᱮᱫ ᱛᱟᱵᱚᱱᱟ ᱛᱮᱦᱮᱧ ᱟᱹᱰᱤ ᱜᱟᱱ ᱠᱚᱱᱴᱨᱳᱵᱷᱟᱨᱥᱤ ᱪᱟᱹᱞᱩᱭᱮᱱ ᱠᱷᱟᱹᱛᱤᱨ ᱛᱮᱦᱮᱧ ᱱᱚᱣᱟ ᱵᱟᱫᱽᱫᱷᱚᱭᱮᱱᱟᱹᱧ ᱱᱚᱣᱟ ᱵᱮᱱᱟᱣ ᱞᱟᱹᱜᱤᱫ ᱛᱮ ᱟᱯᱮ ᱯᱮ ᱧᱮᱞ ᱟᱠᱟᱫ ᱜᱮᱭᱟ ᱮᱱ ᱨᱮᱦᱚᱸ ᱛᱚ ᱤᱧᱟᱹᱜ ᱩᱭᱦᱟᱹᱨ ᱛᱮ ᱱᱟᱦᱟᱜ ᱛᱤᱱᱟᱹᱝ ᱤᱧ ᱞᱟᱹᱭᱟᱫ ᱯᱮᱭᱟ ᱤᱧᱟᱹᱜ ᱩᱭᱦᱟᱹᱨ ᱨᱮ ᱡᱚᱛᱚᱧ ᱥᱚᱫᱚᱨᱟᱫ ᱯᱮᱭᱟ ᱥᱮ ᱟᱯᱮ ᱛᱟᱞᱟ ᱨᱤᱧ ᱥᱮᱭᱟᱨ ᱠᱮᱫᱼᱟ ᱛᱚ ᱱᱚᱣᱟ ᱠᱚ ᱵᱷᱤᱛᱤᱨ ᱨᱮ ᱡᱩᱫᱤ ᱵᱷᱩᱞ ᱠᱚᱧ ᱢᱮᱱ ᱟᱠᱟᱫ ᱠᱷᱟᱱ ᱟᱯᱮ ᱴᱷᱮᱱ ᱠᱷᱚᱱ ᱤᱠᱟᱹᱧ ᱠᱷᱚᱡᱚᱜ ᱠᱟᱱᱟ ᱟᱨ ᱡᱟᱦᱟᱸᱭᱟᱜ ᱡᱩᱫᱤ ᱢᱚᱛᱟᱢᱚᱛ ᱛᱟᱦᱮᱱ ᱠᱷᱟᱱ ᱱᱤᱦᱟᱹᱛᱤ ᱠᱚᱢᱮᱱᱴ ᱠᱟᱛᱮᱫ ᱯᱮ ᱵᱟᱲᱟᱭ ᱦᱚᱪᱚᱧ ᱛᱟᱵᱚᱱᱟ ᱡᱮ ᱱᱚᱣᱟ ᱫᱚ ᱥᱟᱹᱨᱤᱭᱟ ᱥᱮ ᱠᱷᱟᱹᱞᱤᱭᱟᱜ ᱤᱧ ᱢᱮᱱ ᱟᱠᱟᱫ ᱛᱟᱵᱚᱱᱟ ᱛᱚ ᱵᱚᱭᱦᱟ ᱠᱚ ᱢᱟ ᱛᱚᱵᱮ ᱠᱷᱟᱱ ᱱᱚᱣᱟ ᱵᱷᱤᱰᱭᱳ ᱫᱚ ᱱᱚᱰᱮ ᱜᱤᱧ ᱢᱩᱪᱟᱹᱫᱮᱫ ᱛᱟᱵᱚᱱᱟ ᱧᱟᱯᱟᱢ ᱟᱵᱚᱱ ᱫᱩᱥᱨᱟᱹ ᱵᱷᱤᱰᱭᱳ ᱨᱮ ᱤᱱᱟᱹ ᱦᱟᱹᱨᱤᱡ ᱛᱮ ᱵᱤᱫᱟᱹᱭ ᱤᱧ ᱦᱟᱛᱟᱣᱮᱫᱼᱟ ᱢᱟ ᱥᱟᱱᱟᱢ ᱠᱚ ᱢᱩᱪᱟᱹᱫ ᱜᱚᱰ ᱟᱨ ᱡᱚᱦᱟᱨ